ᱟᱪᱪᱷᱟ ᱚᱥᱮᱠᱟ ᱥᱮ ᱢᱟᱹᱱᱢᱤ ᱠᱚᱫᱚ ᱠᱚ ᱞᱟᱹᱭᱫᱟ ᱤᱧ ᱫᱚ ᱵᱟᱹᱧ ᱪᱟᱞᱟᱜᱼᱟ ᱤᱭᱟᱹ ᱥᱟᱨᱱᱟ ᱨᱮ ᱟᱥᱤᱛ ᱫᱚ ᱚᱫᱷᱤᱠᱟᱨ ᱵᱟᱹᱧ ᱧᱟᱢᱟ ᱵᱟᱫᱽᱫᱷᱚᱵᱟᱫᱷᱚᱠᱚᱛᱟ ᱢᱮᱱᱟᱜᱼᱟ ᱱᱚᱣᱟ ᱨᱮᱱᱟᱜ ᱠᱟᱨᱚᱱ ᱵᱩᱡᱷᱟᱹᱣ ᱦᱩᱭᱩᱜ ᱛᱟᱢᱟ ᱠᱤᱪᱷᱩ ᱡᱮᱢᱚᱱ ᱦᱮᱸ ᱟᱨ ᱢᱤᱫᱴᱟᱝ ᱡᱤᱱᱤᱥ ᱦᱩᱭᱩᱜ ᱠᱟᱱᱟ ᱡᱟᱦᱟᱸ ᱵᱮᱥᱤᱠ ᱡᱟᱦᱟᱸ ᱥᱤᱠᱨᱤᱛᱤ

ᱦᱳᱭ ᱟᱫᱚ ᱫᱷᱚᱨᱚᱢ ᱥᱮᱫ ᱛᱮᱫᱚ ᱚᱫᱷᱤᱠᱟᱨ ᱫᱚᱢ ᱧᱟᱢᱟ ᱢᱟᱱᱮ ᱪᱮᱫ ᱞᱮᱠᱟ ᱡᱩᱫᱤ ᱠᱳᱨᱴ ᱠᱚᱞᱚᱢ ᱦᱩᱭᱩᱜᱼᱟ ᱚᱫᱷᱤᱠᱟᱨ ᱫᱚ ᱡᱟᱦᱟᱸᱭ ᱩᱰᱩᱠᱚᱜ ᱠᱷᱟᱱᱮᱢ ᱧᱟᱢᱟ ᱵᱟᱝ ᱩᱰᱩᱠᱚᱜ ᱠᱷᱟᱱ ᱥᱚᱨᱠᱟᱨ ᱵᱟᱯᱟᱭ ᱛᱟᱢᱟ ᱮᱨᱯᱚᱨᱮ ᱠᱳᱨᱴ ᱠᱚᱞᱚᱢ ᱥᱮ ᱟᱵᱚ ᱚᱸᱰᱮ ᱠᱷᱚᱱᱟᱜ ᱢᱮᱡᱚᱨᱤᱴᱤ ᱡᱩᱢᱤᱫ ᱫᱟᱲᱮ ᱵᱚᱱ ᱵᱟᱹᱲᱛᱤ ᱦᱚᱛᱮᱡ ᱛᱮ ᱟᱫᱚ ᱦᱚᱜᱼᱚ ᱱᱚᱣᱟ ᱵᱩᱡᱽ ᱨᱮᱵᱚᱱ ᱮᱯᱮᱲᱮᱜ ᱠᱟᱱᱟ ᱦᱚᱲ ᱵᱚᱱ ᱢᱚᱦᱟ ᱢᱩᱥᱠᱤᱞᱚᱜ ᱠᱟᱱᱟ ᱡᱮᱢᱚᱱ ᱦᱤᱱᱫᱩ ᱨᱮᱱᱟᱜ ᱯᱷᱨᱚᱢ ᱠᱚᱨᱮ ᱵᱚᱱ ᱯᱩᱨᱟᱹᱣ ᱞᱮᱠᱷᱟᱱ ᱜᱮ ᱠᱷᱨᱤᱥᱴᱟᱱ ᱡᱳᱭᱱᱚ ᱵᱩᱫᱽᱫᱷᱚ ᱡᱟ ᱥᱤᱠᱨᱤᱛᱤ ᱫᱷᱚᱨᱚᱢ ᱢᱮᱱ ᱞᱮᱠᱷᱟᱱ ᱫᱷᱚᱨᱚᱢ ᱵᱚᱱ ᱞᱮᱠᱷᱟᱜ ᱠᱟᱱᱟ ᱡᱩᱫᱤ ᱥᱟᱹᱨᱤ ᱥᱟᱨᱱᱟ ᱥᱮ ᱫᱷᱚᱨᱚᱢ ᱤᱭᱟᱹ ᱡᱟᱦᱮᱨ ᱫᱷᱚᱨᱚᱢ ᱠᱚᱢ ᱚᱞ ᱠᱮᱫᱟ ᱮᱸᱰᱮᱠᱷᱟᱱ ᱫᱚ ᱚᱱᱟ ᱫᱚ ᱟᱢ ᱫᱚ ᱫᱷᱚᱨᱚᱢ ᱨᱮᱠᱷᱟ ᱨᱮᱫᱚ ᱵᱟᱢ ᱯᱟᱲᱟᱣ ᱞᱮᱱᱟ ᱵᱟᱢ ᱯᱟᱲᱟᱜ ᱠᱟᱱᱟ ᱥᱮ ᱛᱟᱦᱚᱞᱮ ᱦᱚᱸᱜᱼᱚ ᱱᱚᱣᱟ ᱡᱤᱱᱤᱥ ᱨᱮᱵᱚᱱ ᱟᱞᱚᱵᱚᱱ ᱦᱮᱭᱚᱜ ᱢᱟ ᱚᱱᱟ ᱦᱚᱛᱮᱡ ᱛᱮ

ᱟᱫᱚ ᱦᱚᱸᱜᱼᱚ ᱱᱚᱣᱟ ᱠᱚ ᱵᱮᱯᱟᱨ ᱢᱮᱱᱟᱜ ᱛᱟᱵᱚᱱᱟ ᱟᱵᱚᱣᱟᱜ